ᱥᱟᱱᱟᱢ ᱠᱚᱜᱮ ᱥᱟᱹᱜᱩᱱ ᱫᱟᱨᱟᱢ ᱱᱚᱣᱟ ᱚᱱᱚᱞ ᱴᱤᱭᱩᱴᱳᱨᱤᱭᱟᱞ ᱪᱮᱱᱮᱞ ᱯᱟᱦᱴᱟ ᱠᱷᱚᱱ ᱟᱯᱮ ᱠᱚ ᱛᱮᱦᱮᱧ ᱵᱟᱲᱟᱭ ᱦᱚᱪᱚᱭᱮᱫ ᱯᱮᱭᱟᱹᱧ ᱡᱷᱟᱲᱜᱨᱟᱢ ᱡᱮᱞᱟ ᱨᱮᱱᱟᱜ ᱡᱷᱟᱲᱜᱨᱟᱢ ᱨᱮᱜᱮ ᱥᱟᱹᱫᱷᱩ ᱨᱟᱢᱪᱟᱸᱫᱽ ᱢᱩᱨᱢᱩ ᱤᱭᱩᱱᱤᱵᱷᱟᱨᱥᱤᱴᱤ ᱡᱷᱟᱲᱜᱨᱟᱢ ᱱᱚᱣᱟ ᱫᱚ ᱯᱟᱞᱮᱫ ᱯᱮ ᱵᱟᱲᱟᱭ ᱜᱮᱭᱟ ᱱᱚᱰᱮ ᱢᱤᱫᱴᱮᱱ ᱤᱭᱩᱱᱤᱵᱷᱟᱨᱥᱤᱴᱤ ᱛᱮᱭᱟᱨ ᱟᱠᱟᱱᱟ ᱱᱟᱣᱟ ᱜᱮ ᱱᱚᱜᱼᱚᱭ ᱵᱟᱨ ᱥᱮᱨᱢᱟ ᱜᱟᱱ ᱦᱩᱭᱩᱜ ᱠᱟᱱᱟ ᱛᱚ ᱱᱤᱭᱟᱹ ᱫᱷᱟᱣ ᱫᱩ ᱦᱟᱡᱟᱨ ᱵᱟᱭᱤᱥ ᱛᱮᱭᱤᱥ ᱥᱮᱥᱚᱱ ᱨᱮ ᱥᱟᱱᱛᱟᱲᱤ ᱛᱮ ᱮᱢ ᱮ ᱵᱷᱚᱨᱛᱤ ᱮᱛᱚᱦᱚᱵᱚᱜ ᱞᱟᱹᱜᱤᱫ ᱱᱚᱜᱼᱚᱭ ᱱᱳᱴᱤᱥ ᱱᱳᱴᱤᱯᱷᱤᱠᱮᱥᱚᱱ ᱯᱮ ᱧᱮᱞ ᱧᱟᱢᱮᱫ ᱜᱮᱭᱟ ᱵᱟᱭᱤᱥ ᱟᱴ ᱫᱩ ᱦᱟᱡᱟᱨ ᱵᱟᱭᱤᱥ ᱠᱚ ᱩᱰᱩᱠ ᱟᱠᱟᱫᱼᱟ ᱛᱳ ᱱᱚᱣᱟ ᱱᱳᱴᱤᱯᱷᱤᱠᱮᱥᱚᱱ ᱨᱮ ᱪᱮᱫ ᱠᱚ ᱢᱮᱱᱟᱜᱼᱟ ᱟᱯᱮ ᱠᱚᱧ ᱵᱟᱲᱟᱭ ᱦᱚᱪᱚᱭᱮᱫ ᱯᱮᱭᱟ ᱡᱟᱦᱟᱸᱭ ᱠᱚ ᱥᱟᱱᱛᱟᱲᱤ ᱛᱮ ᱮᱢ ᱮ ᱯᱟᱲᱦᱟᱣ ᱥᱟᱱᱟᱭᱮᱫ ᱵᱚᱱᱟ ᱩᱱᱠᱩ ᱠᱚ ᱞᱟᱹᱜᱤᱫ ᱛᱮ ᱛᱳ ᱠᱷᱚᱵᱚᱨ ᱡᱟᱦᱟᱸᱭ ᱠᱚ ᱵᱟᱯᱮ ᱧᱟᱢ ᱟᱠᱟᱫᱼᱟ ᱱᱚᱣᱟ ᱵᱷᱤᱰᱤᱭᱳ ᱛᱟᱞᱟᱛᱮ ᱡᱟᱦᱟᱸᱭ ᱯᱮ ᱵᱟᱲᱟᱭᱮᱫᱼᱟ ᱟᱨ ᱜᱟᱛᱮ ᱠᱚ ᱵᱟᱲᱟᱭ ᱦᱚᱪᱚ ᱠᱚᱯᱮ ᱟᱯᱮ ᱦᱚᱸ ᱵᱟᱲᱟᱭ ᱯᱮ ᱟᱨ ᱡᱟᱦᱟᱸᱭ ᱠᱚ ᱱᱚᱰᱮ ᱯᱟᱲᱦᱟᱣ ᱥᱮ ᱮᱰᱢᱤᱥᱚᱱ ᱥᱟᱱᱟᱭᱮᱫ ᱵᱚᱱᱟ ᱱᱚᱰᱮ ᱮᱰᱢᱤᱥᱚᱱ ᱮᱦᱚᱵᱚᱜ ᱠᱟᱱᱟ ᱮᱠ ᱛᱟᱹᱨᱤᱠᱷ ᱠᱷᱚᱱᱟᱜ ᱱᱚᱜᱼᱚᱭ ᱮᱠ ᱱᱚᱭ ᱫᱩ ᱦᱟᱡᱟᱨ ᱵᱟᱭᱤᱥ ᱠᱷᱚᱱᱟᱜ ᱪᱟᱞᱟᱜᱼᱟ ᱯᱚᱱᱨᱚ ᱱᱚᱭ ᱫᱩ ᱦᱟᱡᱟᱨ ᱵᱟᱭᱤᱥ ᱫᱷᱟᱹᱨᱤᱡ ᱯᱚᱱᱨᱚ ᱫᱤᱱ ᱞᱮᱠᱟ ᱚᱱᱞᱟᱭᱤᱱ ᱮᱯᱞᱤᱠᱮᱥᱚᱱ ᱪᱟᱞᱟᱜᱼᱟ ᱤᱱᱟᱹ ᱛᱟᱭᱚᱢ ᱥᱳᱞᱞᱳ ᱛᱟᱹᱨᱤᱠᱷ ᱫᱚ ᱢᱮᱨᱤᱴ ᱞᱤᱥᱴ ᱩᱪᱷᱟᱹᱱᱚᱜᱼᱟ ᱱᱚᱜᱼᱚᱭ ᱫᱩ ᱱᱟᱢᱵᱟᱨ ᱯᱮ ᱧᱮᱞᱮᱫᱼᱟ ᱯᱟᱵᱽᱞᱤᱠᱮᱥᱚᱱ ᱚᱯᱷ ᱯᱨᱚᱵᱷᱤᱥᱚᱱ ᱢᱮᱨᱤᱴ ᱞᱤᱥᱴ ᱥᱳᱞᱞᱳ ᱛᱟᱹᱨᱤᱠᱷ ᱢᱮᱨᱤᱴ ᱞᱤᱥᱴ ᱠᱚ ᱩᱪᱷᱟᱹᱱᱟ ᱤᱱᱟᱹ ᱛᱟᱭᱚᱢ ᱵᱟᱨ ᱥᱤᱧ ᱟᱨ ᱥᱚᱢᱚᱭ ᱠᱚ ᱮᱢ ᱠᱟᱜᱼᱟ ᱥᱚᱛᱨᱚ ᱟᱴᱷᱟᱨᱚ ᱱᱚᱰᱮ ᱫᱚ ᱚᱱᱞᱟᱭᱤᱱ ᱮᱯᱞᱤᱠᱮᱥᱚᱱ ᱥᱚᱢᱚᱭ ᱦᱚᱭᱛᱳ ᱡᱟᱦᱟᱱᱟᱜ ᱠᱚ ᱦᱤᱲᱤᱡ ᱠᱚ ᱦᱩᱭ ᱫᱟᱲᱮᱭᱟᱜᱼᱟ ᱚᱱᱟ ᱮᱰᱤᱴ ᱠᱟᱨᱮᱠᱥᱚᱱ ᱠᱚᱨᱟᱣ ᱜᱟᱱᱚᱜᱼᱟ ᱤᱱᱟᱹ ᱛᱟᱭᱚᱢ ᱪᱟᱨ ᱱᱚᱢᱵᱚᱨ ᱨᱮᱵᱚᱱ ᱧᱮᱞᱟ ᱪᱮᱫ ᱠᱚ ᱮᱢ ᱠᱟᱜᱼᱟ ᱯᱟᱵᱽᱞᱤᱠᱮᱥᱚᱱ ᱚᱯᱷ ᱟᱯᱰᱮᱴ ᱯᱨᱚᱵᱷᱤᱥᱚᱱ ᱢᱮᱨᱤᱴ ᱞᱤᱥᱴ ᱠᱩᱲᱤ ᱛᱟᱹᱨᱤᱠᱷ ᱚᱱᱟ ᱠᱟᱨᱮᱠᱥᱚᱱ ᱯᱚᱨᱮ ᱟᱨ ᱢᱤᱫ ᱫᱷᱟᱣ ᱢᱮᱨᱤᱴ ᱞᱤᱥᱴ ᱠᱚ ᱟᱯᱰᱮᱴᱟ ᱠᱩᱲᱤ ᱛᱟᱹᱨᱤᱠᱷ ᱢᱤᱫ ᱫᱷᱟᱣ ᱠᱚ ᱩᱪᱷᱟᱹᱱᱟ ᱤᱱᱟᱹ ᱛᱟᱭᱚᱢ ᱮᱠᱩᱥ ᱛᱟᱹᱨᱤᱠᱷ ᱫᱚ ᱥᱴᱟᱨᱴᱚᱜᱼᱟ ᱮᱰᱢᱤᱥᱚᱱ ᱱᱚᱜᱼᱚᱭ ᱯᱟᱸᱪ ᱱᱚᱢᱵᱚᱨ ᱨᱮ ᱯᱟᱸᱪ ᱱᱚᱢᱵᱚᱨ ᱯᱮ ᱧᱮᱞ ᱧᱟᱢᱮᱫ ᱛᱟᱵᱚᱱᱟ ᱱᱚᱜᱼᱚᱭ ᱛᱟᱨᱟ ᱦᱮᱸ ᱵᱤᱜᱤᱱᱤᱝ ᱚᱱᱞᱟᱭᱤᱱ ᱮᱰᱢᱤᱥᱚᱱ ᱮᱠᱩᱥ ᱛᱟᱹᱨᱤᱠᱷ ᱠᱷᱚᱱᱟᱜ ᱚᱱᱞᱟᱭᱤᱱ ᱛᱮᱜᱮ ᱮᱰᱢᱤᱥᱚᱱ ᱮᱦᱚᱵᱚᱜᱼᱟ ᱤᱱᱟᱹ ᱛᱟᱭᱚᱢ ᱠᱞᱟᱥ ᱫᱚ ᱮᱦᱚᱵᱚᱜᱼᱟ ᱱᱚᱵᱷᱮᱢᱵᱚᱨ ᱨᱮᱭᱟᱜ ᱮᱠ ᱛᱟᱹᱨᱤᱠᱷ ᱠᱷᱚᱱᱟᱜ ᱛᱚ ᱦᱚᱸᱜᱼᱚ ᱱᱚᱝᱠᱟ ᱥᱤᱥᱴᱮᱢ ᱫᱚ ᱟᱫᱚ ᱡᱟᱦᱟᱸᱭ ᱠᱚ ᱱᱚᱣᱟ ᱵᱷᱤᱰᱭᱳ ᱯᱮ ᱧᱮᱞᱮᱫ ᱛᱟᱵᱚᱱᱟ ᱥᱮᱭᱟᱨ ᱛᱟᱵᱚᱱ ᱯᱮ ᱟᱨᱦᱚᱸ ᱠᱚ ᱵᱟᱲᱟᱭ ᱛᱟᱵᱚᱱ ᱢᱟ ᱟᱵᱚ ᱨᱮᱱ ᱢᱟᱹᱭ ᱵᱟᱹᱵᱩ ᱛᱟᱠᱚ ᱱᱚᱰᱮ ᱠᱚ ᱫᱟᱣ ᱠᱚ ᱦᱟᱛᱟᱣ ᱫᱟᱲᱮᱭᱟᱜ ᱛᱟᱵᱚᱱ ᱢᱟ ᱦᱮᱸ ᱚᱱᱟ ᱠᱚ ᱱᱮᱦᱚᱨ ᱛᱟᱦᱮᱱ ᱠᱟᱱᱟ ᱟᱯᱮ ᱴᱷᱮᱱ ᱟᱨ ᱟᱨᱦᱚᱸ ᱱᱚᱰᱮ ᱥᱩᱫᱷᱩ ᱥᱟᱱᱛᱟᱲᱤ ᱥᱩᱢᱩᱝ ᱫᱚ ᱵᱟᱝ ᱮᱴᱟᱜ ᱥᱟᱵᱽᱡᱮᱠᱴ ᱛᱮᱦᱚᱸ ᱠᱚᱨᱟᱣ ᱜᱟᱱᱚᱜᱼᱟ ᱱᱚᱰᱮ ᱡᱟᱦᱟᱸᱭ ᱡᱮᱱᱟᱨᱮᱞ ᱠᱳᱨᱥ ᱛᱮ ᱮᱴᱟᱜ ᱥᱟᱵᱽᱡᱮᱠᱴ ᱛᱮᱯᱮ ᱯᱟᱲᱦᱟᱣ ᱠᱟᱱᱟ ᱵᱟᱝᱞᱟ ᱛᱮ ᱤᱝᱞᱤᱥ ᱛᱮ ᱦᱤᱥᱴᱨᱤ ᱛᱮ ᱦᱮᱸ ᱚᱱᱟ ᱠᱚᱦᱚᱸ ᱯᱟᱲᱦᱟᱣ ᱜᱟᱱᱚᱜᱼᱟ ᱮᱪᱷᱟᱲᱟ ᱟᱨᱚ ᱢᱟᱥᱴᱟᱨᱥ ᱚᱯᱷ ᱞᱟᱭᱵᱨᱮᱨᱤ ᱤᱱᱯᱷᱚᱨᱢᱮᱥᱚᱱ ᱥᱟᱭᱮᱱᱥ ᱚᱱᱟ ᱦᱚᱸ ᱯᱟᱲᱦᱟᱣ ᱜᱟᱱᱚᱜᱼᱟ ᱡᱟᱨᱱᱟᱞᱤᱡᱤᱢ ᱮᱱᱰ ᱢᱟᱥ ᱠᱚᱢᱤᱭᱩᱱᱤᱠᱮᱥᱚᱱ ᱚᱱᱟ ᱦᱚᱸ ᱠᱚᱨᱟᱣ ᱜᱟᱱᱚᱜᱼᱟ ᱦᱮᱸ ᱟᱨᱚ ᱡᱤᱭᱳᱜᱨᱟᱯᱷᱤ ᱢᱮᱛᱷᱟᱢᱮᱴᱤᱠᱥ ᱛᱮ ᱮᱢ ᱮᱥ ᱥᱤ ᱠᱚᱨᱟᱣ ᱜᱟᱱᱚᱜᱼᱟ ᱟᱨ ᱱᱤᱭᱩᱴᱨᱤᱥᱚᱱ ᱮᱱᱰ ᱯᱟᱵᱽᱞᱤᱠ ᱦᱮᱞᱛᱷ ᱚᱱᱟ ᱛᱮ ᱮᱢ ᱮᱥ ᱥᱤ ᱠᱚᱨᱟᱣ ᱜᱟᱱᱚᱜᱼᱟ ᱥᱟᱨᱴᱤᱯᱷᱤᱠᱮᱴ ᱠᱳᱨᱥ ᱰᱤᱯᱞᱳᱢᱟ ᱠᱳᱨᱥ ᱤᱱ ᱠᱩᱲᱢᱟᱱᱤ ᱞᱮᱝᱜᱩᱭᱮᱡᱽ ᱢᱟᱦᱟᱛᱚ ᱠᱚ ᱡᱟᱦᱟᱸᱭ ᱠᱚ ᱚᱱᱟ ᱠᱚ ᱠᱚᱨᱟᱣ ᱟᱠᱚ ᱩᱱᱠᱩ ᱠᱚ ᱚᱱᱟ ᱠᱚ ᱯᱟᱲᱦᱟᱣ ᱫᱟᱲᱮᱭᱟᱜᱼᱟ ᱛᱚ ᱡᱟᱦᱟᱸᱭ ᱜᱮ ᱛᱮᱦᱮᱧᱟᱜ ᱵᱷᱤᱰᱤᱭᱳ ᱫᱚ ᱥᱟᱱᱛᱟᱲᱤ ᱛᱮ ᱡᱟᱦᱟᱸᱭ ᱮᱢ ᱮ ᱵᱷᱚᱨᱛᱤ ᱥᱟᱱᱟᱭᱮᱫ ᱵᱚᱱᱟ ᱚᱱᱟ ᱤᱫᱤ ᱠᱟᱛᱮᱫ ᱜᱮ ᱟᱵᱚ ᱢᱟᱹᱭ ᱵᱟᱹᱵᱩ ᱛᱟᱠᱚ ᱞᱟᱹᱜᱤᱫ

ᱛᱟᱞᱟᱛᱮ ᱟᱯᱮ ᱵᱟᱲᱟᱭ ᱦᱚᱪᱚ ᱠᱮᱫ ᱯᱮᱭᱟᱹᱧ ᱦᱮᱸ ᱟᱯᱮ ᱟᱹᱰᱤ ᱩᱥᱟᱹᱨᱟ ᱱᱚᱰᱮ ᱫᱟᱣ ᱦᱟᱛᱟᱣ ᱛᱟᱵᱚᱱ ᱯᱮ ᱟᱨ ᱢᱤᱫᱴᱟᱱ ᱱᱚᱰᱮ ᱱᱳᱴᱤᱯᱷᱤᱠᱮᱥᱚᱱ ᱨᱮ ᱧᱮᱞ ᱛᱟᱵᱚᱱ ᱯᱮ ᱯᱳᱡᱽ ᱠᱟᱛᱮᱫ ᱯᱮ ᱧᱮᱞ ᱫᱟᱲᱮᱭᱟᱜᱼᱟ ᱦᱮᱸ ᱮᱞᱤᱡᱤᱵᱤᱞᱤᱴᱤ ᱠᱨᱟᱭᱴᱮᱨᱤᱭᱟ ᱫᱚ ᱪᱮᱫ ᱢᱮᱱᱟᱜᱼᱟ ᱱᱚᱜᱼᱚᱭ ᱱᱚᱰᱮ ᱥᱟᱱᱛᱟᱲᱤ ᱛᱮ ᱡᱟᱦᱟᱸᱭ ᱚᱱᱟᱨᱥ ᱛᱟᱦᱮᱱ ᱛᱟᱭᱟ ᱜᱨᱮᱡᱩᱭᱮᱥᱚᱱ ᱨᱮ ᱦᱮᱸ ᱩᱱᱤᱜᱮ ᱱᱚᱰᱮ ᱫᱚᱭ ᱮᱯᱞᱟᱭ ᱫᱟᱲᱮᱭᱟᱜᱼᱟ ᱚᱱᱟᱜᱮ ᱠᱨᱟᱭᱴᱮᱨᱤᱭᱟ ᱫᱚ ᱠᱚᱣᱟᱞᱤᱯᱷᱤᱠᱮᱥᱚᱱ ᱡᱳᱜᱽᱜᱚᱛᱟ ᱫᱚ ᱢᱟ ᱮᱱᱠᱷᱟᱱ ᱱᱟᱯᱟᱭ ᱛᱟᱦᱮᱱ ᱯᱮ ᱡᱚᱦᱟᱨ ᱜᱮ